ᱡᱚᱦᱟᱨ ᱥᱟᱱᱟᱢ ᱠᱚᱛᱮ ᱫᱮᱞᱟ ᱤᱧᱟᱹᱜ ᱚᱞ ᱚᱱᱚᱬᱦᱮ ᱵᱩᱨᱩ ᱫᱤᱥᱚᱢ ᱡᱚᱛᱚ ᱠᱚᱛᱮ ᱵᱚᱱ ᱟᱸᱡᱚᱢ ᱥᱟᱸᱜᱮ ᱞᱮᱜᱮ ᱱᱚᱣᱟ ᱫᱚ ᱞᱟᱦᱟ ᱛᱮᱧ ᱯᱟᱲᱦᱟᱣ ᱠᱟᱫᱟ ᱮᱱ ᱨᱮᱦᱚᱸ ᱫᱚᱦᱲᱟ ᱛᱮ ᱫᱮᱞᱟ ᱟᱞᱮ ᱟᱛᱳ ᱫᱤᱥᱚᱢ ᱯᱮᱲᱟ ᱵᱤᱨ ᱵᱩᱨᱩ ᱜᱟᱰᱟ ᱢᱩᱰᱩ ᱧᱮᱞᱚᱜ ᱦᱟᱹᱞᱤ ᱦᱟᱹᱲᱭᱟᱹᱨ ᱨᱤᱲᱤᱢ ᱨᱤᱲᱤᱢ ᱥᱮᱛᱮᱧ ᱡᱷᱟᱨᱱᱟ ᱞᱤᱸᱡᱤᱱ ᱡᱤᱨᱤ ᱦᱤᱨᱤ ᱥᱮᱛᱟᱜ ᱟᱹᱭᱩᱵ ᱪᱮᱬᱮ ᱪᱩᱯᱲᱩ ᱠᱩᱦᱩ ᱠᱳᱭᱮᱞ ᱨᱟᱦᱟ ᱵᱤᱠᱚᱞ ᱠᱟᱹᱦᱤᱥ ᱢᱚᱱᱮ ᱨᱟᱜᱽ ᱫᱚᱭ ᱡᱤᱣᱤ ᱡᱤᱭᱟᱹᱲ ᱜᱚᱫᱟᱭ ᱦᱤᱡᱩᱜ ᱢᱮᱥᱮ ᱫᱟᱬᱟᱱ ᱯᱮᱲᱟ ᱟᱞᱮ ᱟᱹᱛᱩ ᱵᱩᱨᱩ ᱫᱤᱥᱚᱢ ᱟᱥᱮᱨ ᱢᱤᱭᱟᱹᱧ ᱩᱫᱩᱜ ᱟᱢᱟᱹᱧ ᱵᱩᱨᱩ ᱥᱚᱸᱜᱷᱟ ᱵᱩᱨᱩ ᱡᱷᱟᱨᱱᱟ ᱥᱮᱛᱮᱧ ᱫᱟᱬᱟ ᱞᱟᱸᱜᱟ ᱡᱤᱨᱟᱹᱣ ᱵᱮᱲᱟ ᱛᱮᱛᱟᱝ ᱴᱟᱴ ᱣᱟᱥ ᱫᱟᱜ ᱛᱮᱛᱟᱝ ᱵᱩᱨᱩ ᱡᱷᱟᱨᱱᱟ ᱫᱟᱜ ᱞᱟᱝ ᱧᱩᱭᱟ ᱟᱸᱡᱽᱞᱮ ᱟᱹᱧᱩ ᱟᱞᱟᱝ ᱨᱮᱸᱜᱮᱡ ᱵᱮᱲᱟ ᱡᱚᱢ ᱟᱞᱟᱝ ᱵᱤᱨ ᱫᱟᱨᱮ ᱡᱚ ᱵᱤᱞᱤ ᱢᱮᱨᱞᱮᱡ ᱛᱟᱨᱚᱵ ᱛᱮᱨᱮᱞ ᱵᱤᱞᱤ ᱵᱟᱠᱩᱜ ᱠᱟᱛᱮ ᱛᱤᱭᱩᱜᱽ ᱟᱞᱟᱝ ᱜᱟᱵᱮ ᱥᱤᱸᱡᱚ ᱵᱤᱞᱤ ᱨᱩᱠᱩᱭᱟᱞᱟᱝ ᱞᱚᱯᱮ ᱛᱷᱚᱯᱮ ᱵᱟᱹᱨᱩ ᱠᱷᱤᱡᱩᱨ ᱵᱤᱞᱤ ᱦᱤᱡᱩᱜ ᱢᱮᱥᱮ ᱫᱟᱬᱟᱱ ᱯᱮᱲᱟ ᱟᱞᱮ ᱟᱹᱛᱩ ᱵᱩᱨᱩ ᱫᱤᱥᱚᱢ᱾ ᱵᱤᱨ ᱱᱟᱹᱲᱤ ᱟᱲᱟᱜ ᱥᱟᱠᱟᱢ ᱠᱤᱫᱩ ᱥᱩᱨᱟᱹ ᱢᱟᱴᱷᱟ᱾ ᱥᱤᱫᱽ ᱟᱞᱮ ᱜᱚᱪᱷᱟᱭᱟᱞᱮ ᱡᱚᱢ ᱟᱞᱮ ᱟᱹᱰᱤ ᱥᱤᱵᱤᱞ ᱥᱚᱲᱚᱢ᱾ ᱟᱹᱛᱩ ᱫᱤᱥᱚᱢ ᱡᱚᱢᱟᱜ ᱧᱩᱣᱟᱜ ᱟᱞᱮ ᱫᱚᱞᱮ ᱡᱚᱢᱟ᱾ ᱟᱯᱮ ᱞᱮᱠᱟ ᱵᱟᱞᱮ ᱵᱟᱰᱟᱭ ᱦᱮᱲᱮᱢ ᱥᱤᱵᱤᱞ ᱤᱥᱤᱱ᱾ ᱵᱟᱰᱟᱭᱟᱞᱮ ᱯᱮᱲᱟ ᱵᱮᱵᱷᱟᱨ ᱡᱤᱣᱤ ᱨᱟᱲᱮᱡ ᱨᱚᱲ ᱞᱟᱸᱫᱽ᱾ ᱯᱮᱨᱮᱡ ᱞᱚᱴᱟ ᱫᱟᱜ ᱥᱟᱹᱜᱩᱱ ᱥᱟᱢᱟᱝ ᱜᱚᱰ ᱡᱚᱦᱟᱨ ᱦᱚᱸᱞᱮ ᱵᱟᱰᱟᱭ ᱦᱤᱡᱩᱜ ᱢᱮᱥᱮ ᱫᱟᱬᱟᱱ ᱯᱮᱲᱟ ᱟᱞᱮ ᱟᱹᱛᱩ ᱵᱩᱨᱩ ᱫᱤᱥᱚᱢ ᱦᱮᱢᱟᱞ ᱜᱮᱭᱟ ᱨᱮᱭᱟᱲ ᱜᱮᱭᱟ ᱟᱞᱮ ᱟᱹᱛᱩ ᱫᱤᱥᱚᱢ᱾ ᱢᱟᱡᱟᱱ ᱠᱤᱫᱩᱜ ᱫᱟᱠᱟ ᱢᱟᱹᱰᱤ ᱩᱛᱩ ᱟᱹᱢᱟᱹᱧ ᱵᱤᱞᱤ ᱠᱟᱹᱣᱨᱟᱹ ᱢᱮᱥᱟ ᱨᱚᱠᱚᱡ ᱯᱷᱩᱲᱩᱜ ᱯᱮᱨᱮᱡ ᱩᱛᱩ ᱢᱩᱱᱜᱟᱹ ᱟᱲᱟᱜ ᱥᱟᱦᱟᱨ ᱦᱮᱞᱛᱟ ᱨᱟᱥᱮ ᱥᱮᱵᱮᱡ ᱥᱮᱵᱮᱡ ᱟᱨᱦᱚᱸᱧ ᱩᱛᱩ ᱟᱢᱟ ᱯᱮᱲᱟ᱾ ᱞᱚᱫᱽᱜᱚ ᱞᱚᱯᱚᱨ ᱵᱤᱨ ᱥᱟᱹᱨᱩ ᱞᱚᱣᱟ ᱯᱚᱰᱚ ᱩᱫ ᱯᱩᱴᱠᱟᱹ ᱯᱮᱲᱟ ᱵᱤᱫᱟᱹᱭ ᱩᱛᱩ ᱟᱢᱟᱹᱧ ᱢᱚᱪᱟ ᱪᱚᱠᱚᱡ ᱡᱚᱡᱚ ᱨᱟᱥᱮ ᱞᱮᱫᱽᱜᱮ ᱞᱮᱯᱷᱮᱡ ᱨᱚᱦᱚᱲ ᱡᱟᱱᱩᱢ ᱞᱩᱵᱩᱜ ᱟᱯᱮ ᱫᱤᱥᱚᱢ ᱨᱩᱣᱟᱹᱲ ᱨᱮᱫᱚ ᱜᱷᱮᱸᱴ ᱟᱢᱟᱹᱧ ᱢᱟᱛᱠᱚᱢ ᱞᱟᱴᱷᱮ ᱦᱟᱣ ᱡᱚᱡᱚ ᱯᱚᱴᱚᱢ ᱤᱫᱤ ᱛᱟᱨᱟᱭ ᱢᱮᱥᱮ ᱯᱮᱲᱟ ᱟᱞᱮ ᱵᱩᱨᱩ ᱫᱤᱥᱚᱢ ᱥᱤᱵᱤᱞ ᱟᱲᱟᱜ ᱥᱤᱧ᱾